ᱡᱟᱦᱟᱸ ᱥᱟᱠᱟᱢ ᱚᱲᱮᱡ ᱵᱷᱤᱰᱤᱭᱳ ᱠᱚᱵᱚᱱ ᱧᱮᱞ ᱟᱠᱟᱫ ᱛᱟᱭ ᱛᱟᱦᱮᱸᱫ ᱡᱟᱦᱟᱸᱭ ᱫᱚ ᱫᱮᱵᱽᱨᱟᱡᱽ ᱴᱷᱮᱱᱮ ᱡᱟᱶᱟᱭ ᱞᱮᱱ ᱛᱟᱦᱮᱸᱫ ᱚᱱᱟ ᱵᱷᱤᱰᱤᱭᱳ ᱠᱚᱦᱚᱸ ᱵᱚᱱ ᱧᱮᱞ ᱟᱠᱟᱫ ᱜᱮᱭᱟ ᱟᱨ ᱛᱮᱦᱮᱧ ᱧᱮᱞᱮᱫ ᱛᱟᱵᱚᱱ ᱯᱮ ᱱᱚᱣᱟ ᱫᱮᱵᱽᱨᱟᱡᱽ ᱴᱷᱮᱱ ᱠᱷᱚᱱ ᱪᱷᱟᱹᱲᱩᱭ ᱩᱰᱩᱠ ᱯᱚᱨᱮ ᱧᱮᱞᱮᱫ ᱛᱟᱵᱚᱱ ᱯᱮ ᱪᱮᱫ ᱞᱮᱠᱟ ᱵᱚᱰᱤ ᱜᱟᱨᱰ ᱥᱟᱞᱟᱜ ᱮ ᱫᱟᱬᱟᱱ ᱠᱟᱱᱟ ᱛᱚᱵᱮ ᱵᱚᱭᱦᱟ ᱱᱚᱰᱮ ᱠᱷᱚᱱ ᱟᱯᱮ ᱴᱷᱤᱠᱟᱹᱭ ᱛᱟᱵᱚᱱ ᱯᱮ ᱢᱟᱱᱮ ᱱᱤᱨᱢᱟᱞᱟ ᱠᱤᱥᱠᱩᱣᱟᱜ ᱪᱷᱟᱹᱲᱩᱭ ᱯᱚᱨᱮ ᱟᱡᱟᱜ ᱟᱡᱟᱜ ᱴᱮᱞᱮᱱᱴ ᱛᱤᱱᱟᱹᱝ ᱛᱟᱭᱟ ᱢᱮᱱᱛᱮ ᱛᱚᱵᱮ ᱥᱟᱱᱟᱢ ᱦᱚᱲ ᱠᱚᱧ ᱱᱮᱦᱚᱨ ᱯᱮ ᱛᱟᱵᱚᱱᱟ ᱱᱚᱣᱟ ᱵᱷᱤᱰᱤᱭᱳ ᱨᱮ ᱯᱷᱩᱞ ᱛᱟᱦᱮᱱ ᱛᱟᱵᱚᱱ ᱯᱮ ᱱᱚᱣᱟ ᱵᱷᱤᱰᱤᱭᱳ ᱯᱷᱮᱰᱟᱛ ᱠᱷᱚᱱ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱟᱡᱟᱜ ᱯᱷᱩᱞ ᱥᱴᱳᱨᱤ ᱯᱮ ᱵᱟᱲᱟᱭ ᱫᱟᱲᱮᱭᱟᱜ ᱛᱟᱵᱚᱱ ᱠᱷᱟᱱ ᱛᱚ ᱵᱚᱭᱦᱟ ᱠᱚ ᱟᱥᱟᱭᱟᱹᱧ ᱥᱟᱱᱟᱢ ᱠᱚ ᱱᱟᱯᱟᱭ ᱨᱮᱜᱮ ᱢᱮᱱᱟᱜ ᱯᱮᱭᱟ ᱟᱨ ᱤᱧ ᱦᱚᱸ ᱱᱟᱯᱟᱭ ᱨᱮᱜᱮ ᱢᱤᱱᱟᱹᱧ ᱛᱟᱵᱚᱱᱟ ᱛᱮᱦᱮᱧ ᱥᱮᱛᱟᱜ ᱥᱮᱛᱟᱜ ᱵᱷᱤᱰᱭᱳ ᱵᱮᱱᱟᱣ ᱞᱟᱹᱜᱤᱫ ᱤᱧ ᱵᱟᱫᱽᱫᱷᱚᱜ ᱠᱟᱱᱟ ᱡᱮ ᱤᱧ ᱡᱟᱦᱟᱸ ᱞᱮᱠᱟ ᱱᱤᱨᱢᱟᱭᱟ ᱠᱤᱥᱠᱩᱣᱟᱜ ᱥᱮ ᱱᱤᱨᱢᱚᱞᱟ ᱠᱤᱥᱠᱩᱣᱟᱜ ᱤᱧ ᱧᱮᱞ ᱠᱮᱫ ᱛᱟᱭᱟ ᱚᱱᱟ ᱠᱚ ᱵᱷᱤᱰᱭᱳ ᱥᱮ ᱡᱟᱦᱟᱸ ᱵᱚᱰᱤ ᱜᱟᱨᱰ ᱠᱚ ᱥᱟᱞᱟᱜ ᱮ ᱫᱟᱬᱟᱱ ᱠᱟᱱ ᱚᱱᱟ ᱠᱚ ᱵᱷᱤᱰᱭᱳ ᱡᱟᱦᱟᱸᱧ ᱧᱮᱞ ᱠᱮᱫ ᱛᱟᱭᱟ ᱚᱱᱟ ᱠᱷᱟᱹᱛᱤᱨ ᱜᱮ ᱦᱟᱸᱜ ᱛᱮᱦᱮᱧ ᱱᱚᱣᱟ ᱵᱷᱤᱰᱭᱳ ᱵᱮᱱᱟᱣ ᱞᱟᱹᱜᱤᱫ ᱫᱚᱧ ᱵᱚᱲᱦᱮ ᱟᱠᱟᱱ ᱛᱟᱵᱚᱱᱟ ᱟᱵᱚ ᱠᱤᱪᱷᱩ ᱫᱤᱱ ᱞᱟᱦᱟ ᱨᱮᱵᱚᱱ ᱧᱮᱞ ᱟᱠᱟᱫ ᱜᱮᱭᱟ ᱱᱤᱨᱢᱟᱭᱟ ᱠᱤᱥᱠᱩ ᱫᱚ ᱥᱟᱠᱟᱢᱮ ᱚᱲᱮᱡ ᱟᱠᱟᱫᱼᱟ ᱫᱮᱵᱽᱨᱟᱡᱽ ᱴᱷᱮᱱᱮ ᱡᱟᱶᱟᱭ ᱞᱮᱱᱟ ᱚᱸᱰᱮ ᱠᱷᱚᱱ ᱥᱟᱠᱟᱢ ᱚᱲᱮᱡ ᱠᱟᱛᱮᱫ ᱦᱟᱸᱜ ᱱᱤᱨᱢᱟᱭᱟ ᱠᱤᱥᱠᱩ ᱥᱮ ᱱᱤᱨᱢᱟᱞᱟ ᱠᱤᱥᱠᱩ ᱫᱚ ᱦᱟᱸᱜ ᱮ ᱪᱷᱟᱹᱰᱩᱭ ᱚᱰᱚᱠ ᱟᱠᱟᱱ ᱛᱟᱦᱮᱸᱫ ᱱᱚᱣᱟ ᱠᱟᱛᱷᱟ ᱵᱚᱱ ᱵᱟᱲᱟᱭ ᱜᱮ ᱛᱟᱦᱮᱸᱫ ᱥᱟᱱᱟᱢ ᱦᱚᱲ ᱵᱚᱱ ᱵᱟᱲᱟᱭ ᱜᱮᱭᱟ ᱟᱨ ᱱᱤᱨᱢᱟᱞᱟ ᱠᱤᱥᱠᱩ ᱥᱟᱱᱟᱢ ᱦᱚᱲ ᱵᱚᱱ ᱩᱯᱨᱩᱢᱮᱭᱟ ᱥᱮ ᱥᱟᱱᱟᱢ ᱦᱚᱲ ᱵᱚᱱ ᱧᱮᱞ ᱠᱟᱫᱮᱭᱟ ᱵᱚᱱ ᱛᱚ ᱵᱚᱭᱦᱟ ᱠᱚ ᱛᱮᱦᱮᱧ ᱧᱮᱞᱮ ᱛᱟᱵᱚᱱ ᱯᱮ ᱱᱤᱨᱢᱟᱞᱟ ᱠᱤᱥᱠᱩ ᱚᱠᱟ ᱴᱷᱮᱱ ᱦᱮᱡ ᱚᱠᱟ ᱴᱷᱮᱱ ᱠᱷᱚᱱ ᱦᱮᱡ ᱠᱟᱛᱮᱫ ᱛᱮᱦᱮᱧ ᱚᱠᱟ ᱞᱮᱵᱮᱞ ᱛᱮ ᱦᱮᱡ ᱮᱱᱟ ᱥᱮ ᱚᱠᱟ ᱞᱮᱵᱮᱞ ᱨᱮ ᱥᱮᱴᱮᱨᱮᱱᱟ ᱛᱮᱦᱮᱧ ᱤᱧ ᱫᱚ ᱵᱟᱹᱧ ᱢᱮᱱᱮᱫᱼᱟ ᱱᱚᱣᱟ ᱫᱚ ᱦᱟᱸᱜ ᱡᱟᱦᱟᱸ ᱢᱮᱫ ᱛᱮ ᱧᱮᱞᱚᱜ ᱠᱟᱱᱟ ᱚᱱᱟᱜᱮ ᱦᱟᱸᱜ ᱤᱧ ᱞᱟᱹᱭᱮᱫ ᱛᱟᱵᱚᱱᱟ ᱛᱚ ᱵᱚᱭᱦᱟ ᱠᱚ ᱟᱯᱮ ᱦᱚᱸ ᱠᱟᱹᱴᱤᱡ ᱧᱮᱞ ᱞᱮᱯᱮ ᱛᱚᱵᱮ ᱟᱱᱟᱜ ᱯᱮ ᱴᱷᱤᱠᱟᱹᱭ ᱛᱟᱵᱚᱱᱟ

ᱛᱚ ᱵᱚᱭᱦᱟ ᱠᱚ ᱧᱮᱞ ᱠᱮᱫ ᱜᱮ ᱛᱟᱵᱚᱱ ᱟᱯᱮ ᱱᱤᱨᱢᱚᱞᱟ ᱠᱤᱥᱠᱩ ᱧᱮᱞᱮ ᱯᱮ ᱛᱮᱦᱮᱧ ᱪᱷᱟᱹᱰᱩᱭ ᱚᱰᱚᱠ ᱯᱚᱨᱮ ᱪᱷᱟᱹᱰᱩᱭ ᱚᱰᱚᱠ ᱯᱚᱨᱮ ᱟᱡ ᱪᱮᱫ ᱞᱮᱠᱟ ᱛᱮᱦᱮᱧ ᱵᱚᱰᱤᱜᱟᱨᱰ ᱥᱟᱞᱟᱜ ᱫᱟᱬᱟᱱ ᱠᱟᱱᱟ ᱟᱡ ᱨᱮᱱ ᱵᱚᱰᱤᱜᱟᱨᱰ ᱦᱚᱸᱯᱮ ᱧᱮᱞ ᱫᱟᱲᱮᱭᱟᱠᱚ ᱠᱟᱱ ᱜᱮ ᱛᱟᱵᱚᱱᱟ ᱪᱮᱫ ᱞᱮᱠᱟ ᱢᱟᱱᱮ ᱢᱩᱠᱷᱭᱚ ᱢᱚᱱᱛᱨᱤ ᱥᱮ ᱨᱟᱥᱴᱨᱚᱯᱚᱛᱤ ᱠᱷᱚᱱ ᱟᱨᱦᱚᱸ ᱰᱮᱱᱡᱚᱨ ᱰᱮᱱᱡᱚᱨ ᱵᱚᱰᱤᱜᱟᱨᱰ ᱟᱡ ᱨᱮᱱ ᱢᱮᱱᱟᱜ ᱟᱠᱟᱫ ᱠᱚᱣᱟ ᱛᱚ ᱵᱚᱭᱦᱟ ᱠᱚ ᱱᱚᱜᱼᱚ ᱱᱚᱣᱟ ᱜᱮᱠᱚ ᱞᱟᱹᱭᱟ ᱴᱮᱞᱮᱱᱴ ᱫᱚ ᱡᱟᱦᱟᱸ ᱛᱤᱥ ᱦᱚᱸ ᱟᱡ ᱫᱮᱵᱽᱨᱟᱡᱽ ᱴᱷᱮᱱᱮ ᱛᱟᱦᱮᱸ ᱞᱮᱱᱟ ᱩᱱ ᱡᱚᱠᱷᱚᱱ ᱵᱟᱵᱚᱱ ᱧᱮᱞ ᱠᱟᱜᱼᱟ ᱥᱮ ᱱᱚᱝᱠᱟᱱ ᱵᱷᱤᱰᱭᱳ ᱠᱚ ᱥᱮ ᱱᱚᱝᱠᱟᱱ ᱵᱷᱤᱡᱩᱣᱟᱞ ᱟᱵᱚ ᱠᱚ ᱥᱟᱢᱟᱝ ᱨᱮ ᱵᱟᱵᱚᱱ ᱧᱮᱞ ᱠᱟᱜᱼᱟ ᱢᱮᱱᱠᱷᱟᱱ ᱫᱮᱵᱽᱨᱟᱡᱽ ᱥᱟᱞᱟᱜ ᱡᱟᱦᱟᱸ ᱛᱤᱥ ᱠᱷᱚᱱ ᱥᱟᱠᱟᱢᱮ ᱚᱲᱮᱡ ᱠᱟᱛᱮᱫ ᱟᱡ ᱮ ᱚᱱᱟ ᱚᱲᱟᱜ ᱥᱮ ᱚᱱᱟ ᱫᱩᱣᱟᱹᱨ ᱠᱷᱚᱱ ᱟᱡ ᱮ ᱥᱟᱦᱟ ᱥᱟᱺᱜᱤᱧ ᱟᱠᱟᱱ ᱢᱮᱱ ᱫᱚ ᱜᱤᱫᱽᱨᱟᱹ ᱦᱟᱜ ᱢᱟᱭᱟ ᱛᱚᱯᱟᱜ ᱠᱟᱛᱮᱫ ᱡᱟᱦᱟᱸ ᱡᱟᱦᱟᱸ ᱛᱤᱥ ᱠᱷᱚᱱᱮ ᱦᱮᱡ ᱠᱟᱱᱟ ᱢᱮᱱᱠᱷᱟᱱ ᱤᱱᱟᱹ ᱦᱤᱞᱳᱜ ᱠᱷᱚᱱ ᱛᱮᱦᱮᱧ ᱛᱮᱦᱮᱧ ᱦᱟᱹᱨᱤᱡ ᱛᱮ ᱛᱮᱦᱮᱧ ᱱᱤᱨᱢᱟᱞᱟ ᱠᱤᱥᱠᱩ ᱥᱮ ᱱᱤᱨᱢᱟᱭᱟ ᱠᱤᱥᱠᱩ ᱵᱚᱰᱤᱜᱟᱨᱰ ᱵᱮᱜᱚᱨ ᱚᱠᱟ ᱥᱮᱱ ᱦᱚᱸ ᱵᱟᱭ ᱚᱰᱚᱠᱚᱜ ᱠᱟᱱᱟ ᱥᱟᱹᱨᱤ ᱩᱛᱟᱹᱨ ᱜᱮ ᱵᱚᱭᱦᱟ ᱱᱚᱣᱟ ᱠᱟᱱ ᱜᱮᱭᱟ ᱨᱤᱭᱮᱞᱤᱴᱤ ᱠᱟᱛᱷᱟ ᱫᱚ ᱦᱟᱸᱜ ᱱᱤᱨᱢᱟᱞᱟ ᱠᱤᱥᱠᱩ ᱟᱜ ᱥᱮ ᱱᱤᱨᱢᱟᱭᱟ ᱠᱤᱥᱠᱩ ᱟᱜ ᱫᱚ ᱵᱚᱭᱦᱟ ᱠᱚ ᱟᱯᱮ ᱯᱮ ᱢᱮᱱᱟ ᱦᱟᱸᱜ ᱩᱠᱩᱨᱤᱡ ᱛᱟᱭ ᱱᱚᱣᱟ ᱨᱮᱱᱟᱜ ᱯᱷᱩᱞ ᱥᱴᱳᱨᱤ ᱟᱨᱮ ᱵᱚᱭᱦᱟ ᱟᱯᱮ ᱱᱚᱣᱟ ᱵᱷᱤᱰᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱱᱤᱦᱟᱹᱛ ᱟᱯᱮ ᱱᱚᱣᱟ ᱯᱷᱩᱞ ᱥᱴᱳᱨᱤ ᱟᱯᱮᱧ ᱥᱚᱫᱚᱨ ᱟᱯᱮᱭᱟ ᱟᱨᱤᱧ ᱩᱫᱩᱜ ᱟᱯᱮᱭᱟ ᱡᱟᱦᱟᱸ ᱞᱮᱠᱟ ᱟᱵᱚ ᱨᱟᱥᱴᱨᱚᱯᱚᱛᱤ ᱠᱤ ᱢᱩᱠᱠᱷᱚ ᱢᱚᱱᱛᱨᱤ ᱡᱟᱦᱟᱸ ᱞᱮᱠᱟ ᱯᱨᱳᱜᱨᱟᱢ ᱠᱚ ᱥᱮᱱᱚᱜ ᱠᱟᱱᱟ ᱩᱱᱠᱩ ᱵᱚᱰᱤ ᱜᱟᱨᱰ ᱵᱟᱝᱠᱷᱟᱱ ᱵᱮᱜᱚᱨ ᱛᱮ ᱵᱟᱝᱠᱚ ᱥᱮᱱᱚᱜ ᱠᱟᱱᱟ ᱴᱷᱤᱠ ᱛᱮᱦᱮᱧ ᱚᱱᱠᱟᱜᱮ ᱱᱤᱨᱢᱚᱞᱟ ᱠᱤᱥᱠᱩ ᱦᱚᱸ ᱟᱡ ᱛᱮᱦᱮᱧ ᱡᱟᱦᱟᱸ ᱨᱮᱜᱮ ᱯᱨᱳᱜᱨᱟᱢ ᱦᱩᱭᱮᱱ ᱠᱤ ᱟᱨ ᱡᱟᱦᱟᱸ ᱛᱤᱱᱟᱹᱜ ᱜᱮ ᱡᱟᱦᱟᱸ ᱛᱤᱱᱟᱹᱜ ᱡᱟᱦᱟᱱ ᱤᱭᱟᱹᱜᱮ ᱦᱩᱭᱮᱱ ᱢᱮᱱᱠᱷᱟᱱ ᱵᱚᱰᱤ ᱜᱟᱨᱰ ᱵᱮᱜᱚᱨ ᱛᱮ ᱟᱡ ᱦᱚᱸ ᱵᱟᱭ ᱥᱮᱱᱚᱜ ᱠᱟᱱᱟ ᱛᱚᱵᱮ ᱟᱯᱮ ᱯᱮ ᱴᱷᱤᱠᱟᱹ ᱫᱟᱲᱮᱭᱟᱜ ᱠᱟᱱ ᱜᱮᱛᱟᱵᱚᱱᱟ ᱱᱤᱨᱢᱚᱞᱟ ᱠᱤᱥᱠᱩ ᱥᱮ ᱱᱤᱨᱢᱟᱭᱟ ᱠᱤᱥᱠᱩ ᱫᱚ ᱛᱤᱱᱟᱹᱜ ᱞᱮᱵᱩᱞ ᱨᱤᱱᱤᱡ ᱦᱚᱲ ᱠᱟᱱᱟᱭ ᱢᱮᱱᱛᱮ ᱡᱟᱦᱟᱸ ᱛᱤᱱᱟᱹᱜ ᱦᱚᱲ ᱟᱵᱚ ᱱᱤᱨᱢᱟᱭᱟ ᱠᱤᱥᱠᱩ ᱵᱚᱱ ᱪᱷᱤ ᱟᱫᱮ ᱛᱟᱦᱮᱸᱫ ᱵᱚᱱ ᱛᱷᱩ ᱟᱫᱮ ᱛᱟᱦᱮᱸᱫ ᱵᱚᱱ ᱛᱮᱦᱮᱧ ᱢᱤᱫ ᱛᱮᱦᱮᱧ ᱫᱚ ᱱᱟᱜ ᱱᱤᱨᱢᱚᱞᱟ ᱠᱤᱥᱠᱩ ᱫᱚᱵᱚᱱ ᱡᱚᱦᱟᱨ ᱟᱭᱟ ᱵᱚᱱ ᱪᱮᱫᱟᱜ ᱥᱮ ᱡᱚᱦᱟᱨ ᱨᱮᱱᱟᱜ ᱠᱟᱨᱚᱱ ᱫᱚ ᱱᱚᱣᱟᱜᱮ ᱦᱩᱭᱩᱜ ᱠᱟᱱᱟ ᱵᱚᱭᱦᱟ ᱠᱚ ᱛᱮᱦᱮᱧ ᱫᱚ ᱱᱟᱜ ᱱᱤᱨᱢᱚᱞᱟ ᱠᱤᱥᱠᱩ ᱫᱚ ᱟᱹᱰᱤ ᱢᱟᱨᱟᱝ ᱦᱚᱲᱮ ᱵᱮᱱᱟᱣ ᱟᱠᱟᱱ ᱛᱟᱵᱚᱱᱟ ᱥᱮ ᱟᱹᱰᱤ ᱞᱮᱵ ᱟᱹᱰᱤ ᱪᱮᱛᱟᱱ ᱛᱮ ᱨᱟᱠᱟᱵ ᱟᱠᱟᱱᱟ ᱱᱚᱣᱟ ᱠᱟᱛᱷᱟ ᱫᱚ ᱤᱧᱟᱹᱜ ᱢᱮᱱ ᱨᱮᱱᱟᱜ ᱠᱟᱨᱚᱱ ᱫᱚ ᱦᱩᱭᱩᱜ ᱠᱟᱱᱟ ᱡᱮᱦᱮᱛᱩ ᱟᱡ ᱵᱚᱰᱤ ᱜᱟᱨᱰ ᱥᱟᱞᱟᱜ ᱮ ᱫᱟᱬᱟᱱ ᱠᱟᱱᱟ ᱡᱟᱦᱟᱸ ᱯᱨᱳᱜᱨᱟᱢ ᱥᱴᱮᱡᱽ ᱯᱨᱳᱜᱨᱟᱢ ᱦᱩᱭᱮᱱ ᱠᱤ ᱟᱨ ᱡᱟᱦᱟᱱ ᱯᱨᱳᱜᱨᱟᱢ ᱦᱩᱭᱮᱱ ᱵᱚᱰᱤ ᱜᱟᱨᱰ ᱥᱟᱞᱟᱜ ᱮ ᱫᱟᱬᱟᱱ ᱠᱟᱱᱟ ᱢᱟᱱᱮ ᱫᱚ ᱦᱟᱸᱜ ᱩᱱᱤ ᱫᱚ ᱱᱤᱦᱟᱹᱛ ᱜᱮ ᱟᱵᱚ ᱴᱷᱮᱱ ᱠᱷᱚᱱ ᱥᱚᱱᱢᱟᱱ ᱮᱢᱚᱜ ᱨᱮᱱᱟᱜ ᱞᱟᱹᱠᱛᱤ ᱠᱟᱱ ᱜᱮᱭᱟ ᱛᱚ ᱵᱚᱭᱦᱟ ᱠᱚ ᱱᱚᱣᱟ ᱨᱮᱱᱟᱜ ᱯᱷᱩᱞ ᱵᱷᱤᱰᱭᱳ ᱱᱤᱦᱟᱹᱛ ᱜᱮ ᱟᱯᱮᱧ ᱟᱹᱜᱩ ᱟᱯᱮᱭᱟ ᱥᱮ ᱱᱩᱭ ᱱᱤᱨᱢᱟᱭᱟ ᱠᱤᱥᱠᱩᱣᱟᱜ ᱯᱷᱩᱞ ᱥᱴᱳᱨᱤ ᱟᱯᱮ ᱱᱤᱦᱟᱹᱛ ᱤᱧ ᱥᱚᱫᱚᱨ ᱟᱯᱮᱭᱟ ᱛᱚᱵᱮ ᱛᱮᱦᱮᱧᱟᱜ ᱵᱷᱤᱰᱤᱭᱳ ᱫᱚ ᱱᱟᱦᱟᱜ ᱱᱚᱰᱮ ᱜᱤᱧ ᱛᱷᱩᱠᱟᱹᱢ ᱠᱟᱜ ᱠᱟᱱ ᱛᱟᱵᱚᱱᱟ ᱟᱨ ᱧᱟᱯᱟᱢ ᱟᱵᱚᱱ ᱱᱟᱣᱟ ᱵᱷᱤᱰᱤᱭᱳ ᱨᱮ ᱱᱚᱣᱟ ᱱᱚᱣᱟ ᱱᱤᱨᱢᱟᱭᱟ ᱠᱤᱥᱠᱩᱣᱟᱜ ᱯᱷᱩᱞ ᱥᱴᱳᱨᱤ ᱟᱯᱮ ᱱᱤᱦᱟᱹᱛᱤᱧ ᱟᱹᱜᱩ ᱟᱯᱮᱭᱟ ᱛᱚ ᱛᱮᱦᱮᱧᱟᱜ ᱵᱷᱤᱰᱤᱭᱳ ᱨᱮᱫᱚ ᱱᱤᱝᱠᱟᱹ ᱜᱮ ᱢᱟ ᱛᱚᱵᱮ ᱥᱟᱱᱟᱢ ᱠᱚ ᱤᱧ ᱯᱟᱦᱴᱟ ᱠᱷᱚᱱ ᱢᱩᱪᱟᱹᱫ ᱜᱚᱰᱟ ᱡᱚᱦᱟᱨ